ᱧᱮᱞ ᱞᱮᱜᱮ ᱧᱮᱞᱟ ᱟᱹᱰᱤ ᱨᱚᱠᱚᱢᱟᱜ ᱠᱚᱨᱟᱛ ᱵᱚᱱ ᱧᱮᱞ ᱟᱠᱟᱫᱟ ᱢᱮᱱᱠᱷᱟᱱ ᱱᱚᱣᱟ ᱠᱚᱨᱟᱛ ᱫᱚ ᱤᱧ ᱢᱮᱞᱟ ᱨᱮ ᱥᱮᱱ ᱠᱟᱛᱮ ᱟᱹᱰᱤ ᱜᱟᱱᱤᱧ ᱠᱩᱥᱤ ᱠᱮᱜᱼᱟ ᱱᱚᱜᱼᱚ ᱱᱚᱣᱟ ᱠᱚᱨᱟᱛ ᱱᱚᱣᱟ ᱠᱚᱨᱟᱛ ᱨᱮᱱᱟᱜ ᱫᱟᱢ ᱟᱭ ᱩᱢᱟᱹᱱ ᱠᱟᱛᱮ ᱞᱟᱹᱭ ᱛᱟᱵᱚᱱ ᱯᱮ ᱛᱚᱵᱮ ᱟᱹᱰᱤ ᱥᱚᱥᱛᱟ ᱜᱤᱧ ᱢᱚᱱᱮ ᱠᱮᱜᱼᱟ ᱡᱮ ᱦᱟᱴ ᱠᱚᱨᱮ ᱵᱟᱡᱟᱨ ᱠᱚᱨᱮ ᱡᱟᱦᱟᱸ ᱨᱮᱴ ᱛᱮ ᱱᱚᱣᱟ ᱧᱟᱢᱚᱜᱼᱟ ᱱᱚᱣᱟ ᱫᱚ ᱠᱤᱱᱛᱩ ᱟᱹᱰᱤ ᱥᱚᱥᱛᱟ ᱛᱤᱧ ᱧᱟᱢ ᱟᱠᱟᱜᱼᱟ ᱪᱮᱫᱟᱜ ᱱᱚᱣᱟ ᱞᱟᱦᱟᱛᱮ ᱦᱟᱴ ᱨᱮ ᱥᱮ ᱵᱟᱡᱟᱨ ᱨᱮ ᱥᱮᱱ ᱠᱟᱛᱮ ᱱᱚᱣᱟᱧ ᱠᱩᱞᱤ ᱞᱮᱫ ᱠᱚᱣᱟ ᱟᱹᱰᱤ ᱞᱟᱦᱟ ᱨᱮ ᱛᱚᱵᱮ ᱚᱱᱟ ᱠᱷᱚᱱ ᱫᱚ ᱱᱚᱣᱟ ᱢᱮᱞᱟ ᱨᱮᱫᱚ ᱟᱹᱰᱤ ᱥᱚᱥᱛᱟ ᱜᱤᱧ ᱢᱚᱱᱮ ᱠᱮᱜᱼᱟ ᱠᱟᱨᱚᱱ ᱟᱢ ᱛᱤᱱᱟᱹᱜ ᱮᱢ ᱵᱟᱨᱜᱮᱱᱤᱝ ᱫᱟᱲᱮᱭᱟᱜᱼᱟ ᱛᱤᱱᱟᱹᱜ ᱩᱱᱠᱩ ᱥᱟᱞᱟᱜ ᱮᱢ ᱛᱩᱞᱟᱹ ᱡᱚᱠᱷᱟ ᱫᱟᱲᱮᱭᱟᱜᱼᱟ ᱛᱤᱱᱟᱹᱜ ᱚᱱᱟ ᱫᱚᱨ ᱫᱟᱢ ᱮᱢ ᱠᱚᱥᱟᱣ ᱫᱟᱲᱮᱭᱟᱜᱼᱟ ᱩᱱᱟᱹᱜ ᱛᱟᱦᱞᱮ ᱵᱩᱜᱤ ᱛᱮᱢ ᱧᱟᱢᱟ ᱱᱚᱣᱟ ᱨᱮᱱᱟᱜ ᱫᱟᱢ ᱫᱚ ᱱᱤᱛᱚᱜ ᱞᱟᱹᱭᱟᱫᱤᱧ ᱛᱟᱦᱮᱸᱫ ᱠᱚ ᱫᱮᱲᱥᱚ ᱴᱟᱠᱟ ᱠᱤᱱᱛᱩᱧ ᱦᱟᱛᱟᱣ ᱟᱠᱟᱫᱟ ᱢᱤᱫᱥᱚ ᱫᱚᱥ ᱴᱟᱠᱟ ᱛᱮ ᱱᱚᱣᱟ ᱦᱩᱭᱩᱜ ᱠᱟᱱᱟ ᱠᱚᱨᱟᱛ ᱱᱚᱣᱟ ᱦᱮᱱᱰᱮᱞ ᱟᱹᱰᱤ ᱴᱷᱤᱠ ᱠᱚ ᱫᱚᱦᱚ ᱟᱠᱟᱫᱟ ᱱᱚᱣᱟ ᱦᱮᱱᱰᱮᱞ ᱠᱷᱟᱹᱛᱤᱨ ᱱᱚᱣᱟ ᱫᱚ ᱵᱮᱥ ᱱᱚᱝᱠᱟ ᱛᱮ ᱪᱟᱞᱟᱣ ᱜᱟᱱᱚᱜᱼᱟ ᱟᱹᱰᱤ ᱵᱮᱥ ᱠᱟᱹᱴᱤᱡ ᱠᱟᱹᱴᱤᱡ ᱡᱤᱱᱤᱥ ᱱᱚᱣᱟ ᱨᱮᱫᱚ ᱠᱟᱹᱢᱤ ᱜᱟᱱᱚᱜᱼᱟ ᱤᱧ ᱫᱚ ᱠᱟᱨᱯᱮᱱᱴᱟᱨ ᱫᱚᱧ ᱵᱟᱝ ᱠᱟᱱᱟ ᱠᱚᱲᱟ ᱪᱟᱹᱞᱩ ᱩᱱᱟᱹᱜ ᱵᱟᱹᱧ ᱵᱟᱰᱟᱭᱟ ᱮᱱ ᱨᱮᱦᱚᱸ ᱠᱟᱹᱴᱤᱡ ᱠᱟᱹᱴᱤᱡ ᱡᱤᱱᱤᱥ ᱯᱨᱚᱭᱳᱡᱚᱱ ᱛᱮ ᱠᱤᱱᱛᱩ ᱱᱚᱣᱟ ᱫᱚ ᱱᱚᱣᱟ ᱫᱚᱧ ᱵᱮᱵᱚᱦᱟᱨ ᱫᱟᱲᱮᱭᱟᱜᱼᱟ ᱫᱚᱥᱟᱨᱟᱜ ᱦᱩᱭᱩᱜ ᱠᱟᱱᱟ ᱚᱱᱠᱟᱱᱟᱜ ᱜᱮ ᱡᱤᱱᱤᱥ ᱠᱟᱹᱴᱤᱡ ᱢᱟᱜ ᱥᱟᱢᱟᱜ ᱨᱮᱱᱟᱜ ᱡᱤᱱᱤᱥ ᱢᱮᱞᱟ ᱠᱷᱚᱱᱤᱧ ᱟᱹᱜᱩ ᱟᱠᱟᱫᱟ ᱱᱚᱜᱼᱚᱭ ᱱᱚᱣᱟ ᱱᱚᱣᱟ ᱦᱩᱭᱩᱜ ᱠᱟᱱᱟ ᱪᱟᱭᱱᱤᱡᱽ ᱠᱟᱛᱟᱱ ᱠᱟᱱᱟ ᱡᱟᱦᱟᱸᱴᱟᱜ ᱫᱚ ᱦᱩᱭᱩᱜ ᱠᱟᱱᱟ ᱩᱱᱠᱩ ᱫᱚ ᱥᱚᱵᱽᱡᱤ ᱠᱚ ᱟᱱᱟᱡᱽ ᱠᱚ ᱜᱮᱫ ᱵᱟᱠᱷᱨᱟ ᱞᱟᱹᱜᱤᱫ ᱱᱚᱝᱠᱟ ᱠᱟᱛᱮ ᱠᱟᱛᱮ ᱠᱟᱛᱮ ᱠᱟᱛᱮ ᱠᱟᱛᱮ ᱠᱚ ᱜᱮᱫᱟ ᱛᱚ ᱤᱧ ᱫᱚ ᱱᱚᱣᱟ ᱦᱚᱸᱧ ᱧᱮᱞ ᱠᱮᱫᱟ ᱟᱹᱰᱤ ᱵᱮᱥ ᱱᱚᱣᱟ ᱡᱤᱱᱤᱥ ᱛᱮᱜᱮ ᱠᱤᱱᱛᱩ ᱟᱵᱚ ᱵᱞᱚᱜ ᱵᱷᱤᱰᱤᱭᱳ ᱨᱮᱵᱚᱱ ᱧᱮᱞᱟ ᱱᱚᱣᱟ ᱡᱤᱱᱤᱥ ᱠᱚᱛᱮ ᱜᱮ ᱠᱤᱱᱛᱩ ᱤᱧ ᱟᱨᱦᱚᱸᱧ ᱠᱟᱹᱢᱤ ᱵᱟᱲᱟᱭᱟ ᱛᱤ ᱨᱮᱱᱟᱜ ᱡᱤᱱᱤᱥ ᱡᱟᱦᱟᱸ ᱠᱚ ᱟᱵᱚ ᱵᱚᱱ ᱵᱮᱱᱟᱣᱟ ᱚᱱᱟ ᱡᱤᱱᱤᱥ ᱠᱚᱦᱚᱸ ᱠᱤᱱᱛᱩ ᱱᱚᱣᱟ ᱛᱮᱜᱮ ᱜᱮᱫ ᱟᱹᱰᱤ ᱢᱚᱡᱽ ᱜᱟᱱᱚᱜᱼᱟ ᱛᱷᱟᱨᱢᱟᱠᱚᱞ ᱠᱚ ᱥᱳᱞᱟᱨ ᱠᱚ ᱥᱮ ᱮᱢᱟᱱ ᱥᱟᱡᱟᱣᱟᱜ ᱡᱤᱱᱤᱥ ᱠᱚ ᱛᱤᱱᱟᱹᱜ ᱪᱮᱦᱨᱟ ᱧᱮᱞᱚᱜ ᱠᱟᱱᱟ ᱱᱚᱣᱟ ᱡᱤᱱᱤᱥ ᱫᱚ ᱟᱨ ᱠᱳᱱᱳ ᱥᱚᱢᱚᱭ ᱥᱚᱵᱽᱡᱤ ᱟᱱᱟᱡᱽ ᱠᱚ ᱜᱮᱫ ᱞᱟᱹᱜᱤᱫ ᱟᱵᱟᱨ ᱠᱳᱱᱳ ᱥᱚᱢᱚᱭ ᱮᱴᱟᱜ ᱡᱤᱱᱤᱥ ᱠᱟᱹᱢᱤ ᱨᱮᱦᱚᱸ ᱥᱟᱡᱟᱣ ᱵᱟᱡᱟᱣᱟᱜ ᱠᱟᱹᱢᱤ ᱨᱮᱦᱚᱸ ᱱᱚᱣᱟ ᱠᱤᱱᱛᱩ ᱞᱟᱜᱟᱜᱼᱟ ᱠᱟᱹᱢᱤ ᱨᱮ ᱛᱮᱥᱟᱨ ᱡᱤᱱᱤᱥ ᱦᱩᱭᱩᱜ ᱠᱟᱱᱟ ᱱᱚᱣᱟ ᱦᱩᱭᱩᱜ ᱠᱟᱱᱟ ᱪᱮᱫ ᱞᱟᱹᱭ ᱛᱟᱵᱚᱱ ᱯᱮᱥᱮ ᱢᱳᱵᱟᱭᱤᱞ ᱥᱴᱮᱱᱰ ᱢᱳᱵᱟᱭᱤᱞ ᱨᱮᱱᱟᱜ ᱥᱴᱤᱠ ᱡᱟᱦᱟᱸᱴᱟᱜ ᱛᱮ ᱟᱢ ᱵᱷᱤᱰᱤᱭᱳ ᱠᱚ ᱯᱷᱳᱴᱳ ᱠᱚᱢ ᱥᱩᱴ ᱫᱟᱲᱮᱭᱟᱜᱼᱟ ᱚᱱᱟ ᱫᱚ ᱥᱟᱺᱜᱤᱧ ᱠᱷᱚᱱ ᱜᱮ ᱱᱚᱣᱟ ᱦᱩᱭᱩᱜ ᱠᱟᱱᱟ ᱱᱚᱣᱟ ᱦᱚᱸ ᱢᱤᱫ ᱯᱤᱥ ᱜᱮ ᱛᱟᱦᱮᱸ ᱠᱟᱱᱟ ᱢᱮᱞᱟ ᱨᱮ ᱢᱮᱱᱠᱷᱟᱱ ᱩᱱᱤ ᱵᱟᱨᱜᱮᱱᱤᱝ ᱠᱟᱛᱮ ᱦᱚᱸ ᱩᱱᱤ ᱵᱟᱭ ᱮᱢᱟ ᱠᱤᱪᱷᱩ ᱛᱮ ᱩᱱᱟᱹᱜ ᱥᱚᱥᱛᱟ ᱫᱚ ᱱᱚᱣᱟ ᱫᱚ ᱵᱟᱹᱧ ᱧᱟᱢ ᱞᱮᱫᱼᱟ ᱡᱮᱦᱮᱛᱩ ᱢᱤᱫᱴᱟᱝ ᱯᱤᱥ ᱜᱮ ᱛᱟᱦᱮᱸ ᱠᱟᱱᱟ ᱩᱱᱤ ᱵᱟᱭ ᱮᱢᱚᱜ ᱠᱷᱟᱹᱛᱤᱨ ᱛᱮ ᱱᱚᱣᱟ ᱫᱚ ᱟᱹᱜᱩ ᱟᱠᱟᱫᱟ ᱱᱚᱣᱟ ᱱᱚᱜᱼᱚ ᱱᱚᱝᱠᱟ ᱟᱹᱰᱤ ᱢᱟᱨᱟᱝᱟ ᱡᱤᱱᱤᱥᱴᱟᱜ ᱫᱚ ᱛᱤᱸᱜᱩ ᱠᱟᱛᱮ ᱦᱚᱸ ᱱᱚᱣᱟᱢ ᱛᱩᱞᱟᱹᱣ ᱫᱟᱲᱮᱭᱟᱜᱼᱟ ᱱᱚᱝᱠᱟ ᱡᱚᱛᱚ ᱜᱮᱯᱮ ᱵᱟᱲᱟᱭᱟ ᱮᱱᱦᱚᱸᱧ ᱞᱟᱹᱭᱮᱫᱼᱟ ᱱᱚᱝᱠᱟ ᱠᱟᱛᱮ ᱜᱮ ᱯᱷᱳᱴᱳ ᱫᱚᱢ ᱥᱩᱴ ᱫᱟᱲᱮᱭᱟᱜᱼᱟ ᱦᱟᱱᱛᱮ ᱱᱟᱛᱮ ᱟᱨ ᱱᱚᱜᱼᱚᱭ ᱱᱚᱰᱮ ᱢᱤᱫᱴᱟᱝ ᱥᱩᱭᱤᱪ ᱛᱟᱦᱮᱱᱟ ᱱᱚᱣᱟ ᱥᱩᱭᱤᱪ ᱛᱮᱜᱮ ᱠᱤᱱᱛᱩ ᱟᱢ ᱫᱚ ᱚᱸᱰᱮᱱᱟᱜ ᱯᱷᱳᱴᱳᱢ ᱛᱩᱞᱟᱹᱣ ᱫᱟᱲᱮᱭᱟᱜᱼᱟ ᱥᱮ ᱵᱷᱤᱰᱤᱭᱳ ᱦᱚᱢ ᱛᱩᱞᱟᱹᱣ ᱫᱟᱲᱮᱭᱟᱜᱼᱟ ᱱᱤᱡᱮᱨᱟᱜ ᱵᱞᱚᱜ ᱵᱷᱤᱰᱤᱭᱳ ᱠᱚᱦᱚᱸᱢ ᱛᱩᱞᱟᱹᱣ ᱫᱟᱲᱮᱭᱟᱜᱼᱟ ᱟᱨ ᱱᱚᱣᱟ ᱨᱮᱱᱟᱜ ᱢᱤᱫᱴᱟᱝ ᱥᱯᱮᱥᱟᱞᱤᱴᱤ ᱦᱩᱭᱩᱜ ᱠᱟᱱᱟ ᱱᱚᱜᱼᱚᱭ ᱱᱚᱣᱟ ᱞᱟᱭᱤᱴ ᱠᱟᱹᱴᱤᱡ ᱠᱟᱹᱴᱤᱡ ᱞᱟᱭᱤᱴ ᱨᱮᱜᱮ ᱠᱷᱩᱵ ᱚᱞᱯᱚ ᱞᱟᱭᱤᱴ ᱨᱮᱫᱚ

ᱱᱤᱭᱟᱹ ᱯᱚᱨ ᱡᱟᱦᱟᱸᱧ ᱫᱮᱠᱷᱟᱣ ᱠᱟᱱᱟ ᱥᱮ ᱚᱱᱟ ᱫᱚ ᱟᱹᱰᱤ ᱨᱟᱹᱥᱠᱟᱹ ᱥᱟᱺᱦᱤᱡ ᱜᱮᱯᱮ ᱧᱮᱞ ᱧᱟᱢ ᱛᱟᱵᱚᱱᱟ ᱟᱨ ᱚᱱᱟ ᱧᱮᱞ ᱠᱟᱛᱮ ᱢᱚᱱᱮ ᱡᱤᱣᱤ ᱨᱮ ᱱᱟᱥᱮᱱᱟᱜ ᱨᱟᱹᱥᱠᱟᱹ ᱤᱧ ᱪᱮᱫ ᱞᱮᱠᱟᱧ ᱵᱩᱡᱷᱟᱹᱣ ᱠᱟᱜᱼᱟ ᱟᱯᱮ ᱦᱚᱸ ᱱᱤᱥᱪᱚᱭ ᱯᱮ ᱵᱩᱡᱷᱟᱹᱣᱟ ᱱᱚᱜᱼᱚ ᱱᱚᱣᱟ ᱦᱩᱭᱩᱜ ᱠᱟᱱᱟ ᱚᱱᱟ ᱡᱤᱱᱤᱥ ᱠᱟᱱᱟ ᱡᱟᱦᱟᱸᱴᱟᱜ ᱫᱚ ᱢᱮᱞᱟ ᱨᱮᱜᱮᱧ ᱧᱟᱢ ᱟᱠᱟᱫᱟ ᱱᱚᱣᱟ ᱦᱩᱭᱩᱜ ᱠᱟᱱᱟ ᱵᱟᱦᱟ ᱯᱞᱟᱥᱴᱤᱠ ᱵᱟᱦᱟ ᱠᱟᱱᱟ ᱠᱤᱱᱛᱩ ᱮᱢᱚᱱ ᱡᱩᱛ ᱠᱚ ᱥᱮᱴ ᱟᱠᱟᱫᱼᱟ ᱥᱮ ᱦᱟᱛᱟᱣ ᱛᱮᱜᱮᱢ ᱵᱩᱡᱷᱟᱹᱣᱟ ᱱᱚᱣᱟ ᱫᱚ ᱴᱮᱵᱤᱞ ᱠᱚᱨᱮ ᱡᱟᱦᱟᱸ ᱠᱚᱨᱮ ᱫᱩᱲᱩᱵ ᱵᱟᱲᱟᱜᱼᱟ ᱚᱱᱟ ᱥᱟᱢᱟᱝ ᱠᱚᱨᱮ ᱰᱨᱮᱥᱤᱝ ᱴᱮᱵᱤᱞ ᱠᱚᱨᱮ ᱚᱱᱟ ᱥᱟᱢᱟᱝ ᱠᱚᱨᱮ ᱫᱚᱦᱚ ᱠᱟᱜᱼᱟ ᱛᱚ ᱱᱚᱣᱟ ᱫᱚ ᱠᱷᱩᱵ ᱫᱟᱢᱤ ᱡᱤᱱᱤᱥ ᱫᱚ ᱵᱟᱝ ᱠᱟᱱᱟ ᱢᱮᱱᱠᱷᱟᱱ ᱟᱹᱰᱤ ᱫᱟᱢᱤ ᱞᱮᱠᱟᱜᱮ ᱧᱮᱞᱚᱜ ᱠᱟᱱᱟ ᱟᱨ ᱱᱚᱣᱟ ᱫᱚ ᱫᱟᱢᱤ ᱪᱮᱫᱟᱜ ᱵᱟᱝ ᱠᱟᱱᱟᱧ ᱞᱟᱹᱭᱫᱟ ᱢᱟᱛᱨᱚ ᱱᱚᱣᱟ ᱨᱮᱱᱟᱜ ᱫᱟᱢ ᱦᱩᱭᱩᱜ ᱠᱟᱱᱟ